ᱢᱤᱥᱴᱟᱨ ᱡᱚᱦᱟᱨ ᱤᱧ ᱫᱚ ᱱᱤᱭᱟᱹ ᱡᱤᱭᱟᱹᱲ ᱵᱟᱡᱟᱨ ᱠᱳᱢᱯᱟᱱᱤ ᱨᱮᱱ ᱠᱟᱹᱢᱤ ᱦᱚᱲ ᱠᱟᱹᱱᱟᱹᱧ ᱟᱨ ᱰᱷᱮᱨ ᱫᱤᱱ ᱫᱚ ᱵᱟᱹᱧ ᱦᱩᱭ ᱟᱠᱟᱱᱟ ᱢᱟᱛᱨᱚ ᱛᱮᱨᱚ ᱟᱜᱚᱥᱴ ᱤᱧ ᱡᱚᱭᱮᱱᱤᱝ ᱟᱠᱟᱱᱟ ᱟᱨ ᱯᱮ ᱦᱚᱲᱤᱧ ᱡᱚᱭᱮᱱᱤᱝ ᱠᱮᱫ ᱠᱚᱣᱟ ᱟᱨ ᱩᱱᱠᱩ ᱯᱮ ᱦᱚᱲ ᱫᱚ ᱟᱨᱦᱚᱸ ᱯᱮ ᱦᱚᱲ ᱠᱚ ᱡᱚᱭᱮᱱᱤᱝ ᱠᱮᱫ ᱠᱚᱣᱟ ᱛᱚ ᱤᱧ ᱞᱩᱜᱽᱲᱤᱡ ᱦᱚᱸᱧ ᱧᱟᱢ ᱠᱮᱫᱟ ᱟᱨ ᱯᱚᱭᱥᱟ ᱦᱚᱸᱧ ᱧᱟᱢ ᱠᱮᱫᱟ ᱟᱨ ᱯᱚᱭᱥᱟ ᱦᱚᱸᱧ ᱧᱟᱢᱮᱫ ᱠᱟᱱᱟ ᱛᱚ ᱤᱧ ᱟᱯᱮ ᱴᱷᱮᱱᱤᱧ ᱟᱥᱚᱜ ᱠᱟᱱᱟ ᱟᱯᱮ ᱦᱚᱸ ᱡᱤᱭᱟᱹᱲ ᱵᱟᱡᱟᱨ ᱨᱮ ᱠᱟᱹᱢᱤ ᱯᱮ ᱟᱨ ᱚᱱᱠᱟ ᱜᱮ ᱯᱮ ᱦᱚᱲ ᱡᱚᱭᱮᱱᱤᱝ ᱠᱚᱯᱮ ᱟᱨ ᱩᱱᱠᱩ ᱯᱮ ᱦᱚᱲ ᱫᱚ ᱟᱨᱦᱚᱸ ᱯᱮ ᱦᱚᱲ ᱠᱚ ᱡᱚᱭᱮᱱᱤᱝ ᱠᱚᱣᱟ ᱛᱚ ᱟᱯᱮ ᱦᱚᱸ ᱯᱚᱭᱥᱟ ᱦᱚᱸ ᱯᱮ ᱧᱟᱢᱟ ᱟᱨ ᱞᱩᱜᱽᱲᱤᱡ ᱦᱚᱸ ᱯᱮ ᱧᱟᱢᱟ ᱠᱤ ᱢᱟᱱᱮ ᱟᱨ ᱥᱤ ᱮᱢ ᱨᱮ ᱪᱤᱞᱤ ᱠᱚᱠᱚ ᱦᱟᱛᱟᱣᱮᱫ ᱠᱟᱱ ᱛᱟᱦᱮᱱᱟ ᱵᱟᱝ ᱠᱷᱟᱹᱞᱤ ᱫᱤᱠᱩ ᱡᱟᱹᱛ ᱫᱤᱠᱩ ᱡᱟᱹᱛ ᱵᱚᱞᱛᱮ ᱜᱮᱞᱮ ᱡᱮᱭᱥᱮ ᱠᱤ ᱩᱱᱠᱩ ᱟᱫᱤ ᱤᱭᱟᱹ ᱥᱚᱨᱤ ᱱᱮᱯᱟᱞᱤ ᱵᱟᱝᱜᱟᱞᱤ ᱯᱟᱧᱡᱟᱵᱤ ᱵᱤᱦᱟᱨᱤ ᱱᱩᱠᱩ ᱜᱮ ᱢᱟᱱᱮ ᱞᱟᱠᱷ ᱞᱟᱠᱷ ᱴᱟᱠᱟ ᱠᱚ ᱤᱱᱠᱟᱢ ᱡᱚᱱᱚᱜ ᱠᱟᱱ ᱛᱟᱦᱮᱱᱟ ᱟᱫᱚ ᱚᱱᱟ ᱟᱵᱚ ᱟᱵᱚ ᱟᱹᱫᱤᱵᱟᱹᱥᱤ ᱫᱚ ᱱᱚᱣᱟ ᱨᱮᱱᱟᱜ ᱫᱚ ᱦᱳᱭ ᱦᱳᱭ ᱚᱱ ᱚᱱᱟ ᱠᱟᱱ ᱜᱮᱭᱟ ᱛᱚ ᱡᱮᱭᱥᱮ ᱠᱤ ᱟᱨ ᱥᱤ ᱮᱢ ᱦᱩᱭᱱᱟ ᱥᱟᱛᱥᱟᱯ ᱦᱩᱭᱱᱟ ᱨᱟᱡᱽᱵᱷᱮᱞᱤ ᱦᱩᱭᱱᱟ ᱚᱨᱤᱭᱟᱱᱥ ᱦᱩᱭᱱᱟ ᱛᱟᱯᱚᱨᱮ ᱜᱤᱞᱮᱡᱽ ᱦᱩᱭᱱᱟ ᱟᱭᱢᱟ ᱨᱚᱠᱚᱢ ᱠᱳᱢᱯᱟᱱᱤ ᱢᱮᱱᱟᱜᱼᱟ ᱛᱚ ᱚᱱᱟ ᱠᱚᱨᱮ ᱢᱟᱱᱮ ᱠᱷᱟᱹᱞᱤ ᱫᱤᱠᱩ ᱡᱟᱹᱛ ᱜᱮᱠᱚ ᱞᱟᱦᱟᱣ ᱠᱟᱱᱟ ᱟᱨ ᱫᱤᱠᱩ ᱡᱟᱹᱛ ᱜᱮ ᱰᱷᱮᱨ ᱰᱷᱮᱨ ᱯᱚᱭᱥᱟ ᱠᱚ ᱠᱟᱹᱢᱤ ᱡᱚᱱᱚᱜ ᱠᱟᱱᱟ ᱞᱮᱠᱤᱱ ᱟᱵᱚ ᱦᱚᱲ ᱫᱚ ᱥᱟᱱᱛᱟᱞ ᱮᱥ ᱴᱤ ᱵᱚᱭᱦᱟ ᱫᱚ ᱛᱟᱭᱚᱢ ᱟᱨ ᱛᱟᱭᱚᱢ ᱨᱮᱜᱮ ᱵᱚᱱ ᱛᱟᱦᱮᱱ ᱠᱟᱱᱟ ᱦᱮᱸ ᱥᱮ ᱵᱟᱝ ᱛᱚ ᱚᱱᱟ ᱠᱚ ᱜᱩᱱᱟᱹᱱ ᱪᱤᱱᱛᱟᱹ ᱠᱟᱛᱮ ᱜᱮ ᱥᱮᱢ ᱥᱚᱨᱮᱱ ᱟᱨ ᱥᱚᱱᱚᱛ ᱠᱩᱢᱟᱨ ᱴᱩᱰᱩ ᱫᱚ ᱱᱤᱭᱟᱹ ᱠᱳᱢᱯᱟᱱᱤ ᱨᱮ ᱡᱩᱫᱤ ᱟᱵᱚ ᱥᱟᱱᱛᱟᱞ ᱵᱚᱭᱦᱟ ᱪᱤᱠᱟᱹ ᱛᱮᱠᱚ ᱞᱟᱦᱟᱜᱼᱟ ᱪᱤᱠᱟᱹᱛᱮ ᱢᱤᱫ ᱵᱟᱨ ᱯᱚᱭᱥᱟ ᱠᱚ ᱠᱟᱹᱢᱤ ᱡᱚᱱᱚᱜᱼᱟ ᱚᱱᱟ ᱜᱩᱱᱟᱹᱱ ᱪᱤᱱᱛᱟᱹ ᱠᱟᱛᱮ ᱜᱮ ᱱᱤᱭᱟᱹ ᱯᱞᱟᱴᱯᱷᱚᱨᱢ ᱫᱚᱠᱤᱱ ᱵᱮᱱᱟᱣ ᱟᱠᱟᱫᱟ ᱛᱚ ᱠᱚᱢᱯᱟᱱᱤ ᱮᱠᱫᱚᱢ ᱱᱟᱣᱟ ᱜᱮᱭᱟ ᱟᱨ ᱱᱤᱭᱟᱹ ᱨᱮᱫᱚ ᱱᱤᱝᱠᱟᱱ ᱯᱨᱚᱰᱟᱠᱴ ᱠᱤᱱ ᱫᱚᱦᱚ ᱟᱠᱟᱫᱟ ᱯᱨᱚᱰᱟᱠᱴ ᱨᱮᱭᱟᱜ ᱧᱩᱛᱩᱢ ᱫᱚ ᱦᱩᱭᱩᱜ ᱠᱟᱱᱟ ᱞᱩᱝᱜᱤ ᱯᱟᱹᱧᱪᱤ ᱛᱚ ᱟᱵᱚ ᱥᱟᱱᱛᱟᱲ ᱵᱚᱭᱦᱟ ᱦᱚᱯᱚᱱ ᱢᱟᱱᱮ ᱢᱤᱥᱨᱟ ᱠᱚ ᱥᱚᱵᱪᱮ ᱤᱢᱯᱚᱨᱴᱮᱱᱴ ᱞᱩᱝᱜᱤ ᱯᱟᱹᱧᱪᱤ ᱠᱟᱱᱟ ᱵᱟᱝ ᱞᱩᱝᱜᱤ ᱟᱨ ᱯᱟᱹᱧᱪᱤ ᱟᱨ ᱟᱞᱟᱫᱟ ᱫᱚ ᱵᱟᱹᱱᱩᱜᱼᱟ ᱟᱫᱟᱨᱥ ᱦᱚᱸ ᱢᱮᱱᱟᱜᱼᱟ ᱢᱟᱱᱮ ᱟᱵᱮᱱ ᱢᱤᱫ ᱥᱟᱹᱲᱤ ᱠᱷᱚᱱ ᱡᱚᱛᱚ ᱵᱮᱱ ᱧᱟᱢᱟ ᱥᱩᱱᱩᱢ ᱥᱟᱵᱚᱱ ᱠᱚᱞᱜᱮᱴ ᱥᱮᱢᱯᱩ ᱥᱟᱵᱚᱱ ᱢᱟᱱᱮ ᱮ ᱴᱩ ᱡᱮᱰ ᱡᱚᱛᱚ ᱵᱮᱱ ᱧᱟᱢᱟ ᱦᱳᱭᱥᱮ ᱛᱚ ᱱᱤᱛᱚᱜ ᱯᱨᱮᱡᱮᱱᱴ ᱨᱮ ᱟᱵᱚ ᱟᱹᱫᱤᱵᱟᱹᱥᱤ ᱪᱮᱠᱟ ᱛᱮᱵᱚᱱ ᱞᱟᱦᱟᱜᱼᱟ ᱱᱤᱭᱟᱹ ᱵᱩᱫᱽᱫᱷᱤ ᱠᱤᱱ ᱞᱟᱜᱟᱣ ᱠᱟᱫᱟ ᱛᱚ ᱪᱮᱠᱟ ᱛᱮᱠᱚ ᱞᱟᱦᱟ ᱠᱚᱣᱟ ᱵᱟᱝ ᱟᱵᱚ ᱟᱹᱫᱤᱵᱟᱹᱥᱤ ᱡᱮᱭᱥᱮ ᱠᱤ ᱦᱚᱸᱜᱼᱚᱝᱠᱟ ᱞᱚᱠᱰᱟᱣᱩᱱ ᱦᱩᱭᱩᱜᱼᱟ ᱦᱚᱸᱜᱼᱚᱝᱠᱟ ᱢᱚᱦᱟᱢᱟᱨᱤ ᱦᱤᱡᱩᱜᱼᱟ ᱟᱨᱦᱚᱸ ᱠᱤᱪᱷᱩ ᱵᱚᱪᱷᱚᱨ ᱯᱚᱨ ᱛᱟᱭᱚᱢ ᱫᱟᱨᱟᱢ ᱯᱷᱤᱭᱩᱪᱟᱨ ᱨᱮ ᱭᱟᱱᱤ ᱠᱤ ᱛᱚ ᱤᱧ ᱡᱚᱠᱷᱟᱡ ᱟᱵᱚ ᱟᱹᱫᱤᱵᱟᱹᱥᱤ ᱵᱚᱭᱦᱟ ᱢᱟ ᱦᱚᱸᱜᱼᱚᱝᱠᱟ ᱜᱮᱵᱚᱱ ᱨᱮᱸᱜᱮᱡ ᱛᱮᱵᱚᱱ ᱦᱟᱞᱮ ᱰᱟᱞᱮᱜ ᱠᱟᱱᱟ ᱵᱟᱝ ᱡᱮᱭᱥᱮ ᱠᱤ ᱟᱥᱟᱢ ᱨᱮ ᱟᱭᱢᱟ ᱰᱷᱮᱨ ᱜᱮᱠᱚ ᱨᱮᱸᱜᱮᱡ ᱛᱮᱠᱚ ᱦᱟᱞᱮ ᱰᱟᱞᱮ ᱞᱮᱱᱟ ᱟᱨᱦᱚᱸ ᱟᱭᱢᱟ ᱜᱮᱵᱚᱱ ᱫᱟᱞ ᱦᱚᱪᱚᱜ ᱠᱟᱱᱟ ᱜᱚᱡ ᱦᱚᱪᱚᱜ ᱠᱟᱱᱟ ᱵᱚᱱ ᱦᱮᱸ ᱥᱮ ᱵᱟᱝ ᱛᱚ ᱟᱵᱚ ᱱᱟᱪᱟᱨ ᱜᱮᱭᱟᱵᱚᱱ ᱛᱟᱭᱚᱢ ᱨᱮᱵᱚᱱ ᱛᱟᱦᱮᱱ ᱠᱟᱱᱟ ᱚᱱᱟᱛᱮ ᱟᱹᱰᱤ ᱱᱟᱪᱟᱨ ᱠᱚ ᱧᱮᱞᱮᱫ ᱵᱚᱱ ᱛᱮᱠᱚ ᱚᱱᱠᱟᱭᱮᱫ ᱵᱚᱱᱟ ᱦᱮᱸ ᱥᱮ ᱵᱟᱝ ᱛᱚ ᱟᱵᱚ ᱚᱱᱟᱛᱮ ᱰᱤᱨᱮᱠᱴᱚᱨ ᱮ ᱜᱩᱱᱟᱹᱱ ᱠᱟᱱᱟᱭ ᱡᱟᱛᱮ ᱟᱵᱚ ᱡᱩᱫᱤ ᱟᱹᱫᱤᱵᱟᱹᱥᱤ ᱵᱚᱱ ᱞᱟᱦᱟ ᱞᱮᱱᱠᱷᱟᱱ ᱱᱤᱭᱟᱹ ᱠᱳᱢᱯᱟᱱᱤ ᱨᱮ ᱱᱟᱭᱤᱱᱴᱤ ᱯᱟᱨᱥᱮᱱ ᱟᱹᱫᱤᱵᱟᱹᱥᱤ ᱡᱩᱫᱤ ᱠᱚ ᱡᱚᱭᱮᱱᱤᱝ ᱞᱟᱦᱟ ᱞᱮᱱᱠᱷᱟᱱ ᱦᱳᱭ ᱥᱮ ᱛᱟᱭᱚᱢ ᱫᱟᱨᱟᱢ ᱛᱤᱱᱟᱹᱜ ᱫᱤᱠᱩ ᱢᱮᱱᱟᱜ ᱠᱚᱣᱟ ᱵᱟᱝᱜᱟᱞᱤ ᱵᱤᱦᱟᱨᱤ ᱯᱟᱧᱡᱟᱵᱤ ᱢᱩᱥᱞᱟᱹ ᱛᱚ ᱩᱱᱠᱩ ᱟᱵᱚ ᱞᱟᱛᱟᱨ ᱨᱮᱵᱚᱱ ᱡᱚᱭᱮᱱᱤᱝ ᱠᱚᱣᱟ ᱛᱚ ᱩᱱᱠᱩ ᱡᱮᱴᱟ ᱠᱚ ᱡᱚᱭᱮᱱᱤᱝᱚᱜᱼᱟ ᱛᱚ ᱚᱸᱰᱮ ᱠᱷᱚᱱ ᱟᱵᱚ ᱟᱹᱫᱤᱵᱟᱹᱥᱤ ᱯᱚᱭᱥᱟ ᱠᱚ ᱤᱱᱠᱟᱢ ᱡᱚᱱᱟᱜᱼᱟ ᱤᱱᱠᱟᱢ ᱚᱠᱚᱭ ᱦᱩᱭᱩᱜᱼᱟ ᱯᱨᱚᱛᱷᱚᱢ ᱨᱮ ᱟᱹᱫᱤᱵᱟᱹᱥᱤ ᱵᱚᱱ ᱵᱚᱞᱚ ᱞᱮᱱᱠᱷᱟᱱ ᱵᱟᱝ ᱛᱟᱭᱚᱢ ᱫᱟᱨᱟᱢ ᱡᱮᱴᱟ ᱱᱩᱠᱩ ᱮᱴᱟᱜ ᱡᱟᱹᱛ ᱵᱚᱱ ᱵᱷᱚᱨᱟᱣ ᱠᱚᱣᱟ ᱛᱚ ᱚᱸᱰᱮ ᱠᱷᱚᱱ ᱢᱟ ᱯᱨᱚᱯᱷᱤᱴ ᱟᱵᱚ ᱵᱚᱱ ᱧᱟᱢᱟ ᱵᱟᱝ ᱦᱳᱭ ᱛᱚ ᱱᱤᱭᱟᱹ ᱜᱩᱱᱟᱹᱱ ᱪᱤᱱᱛᱟᱹ ᱠᱟᱛᱮ ᱟᱵᱚ ᱫᱤᱠᱩ ᱴᱷᱮᱱ ᱠᱷᱚᱱ ᱪᱤᱠᱟᱹᱛᱮ ᱯᱚᱭᱥᱟ ᱵᱚᱱ ᱦᱟᱛᱟᱣ ᱫᱟᱲᱮᱭᱟᱜᱼᱟ ᱪᱤᱠᱟᱹ ᱛᱮᱵᱚᱱ ᱨᱮᱡ ᱡᱚᱱᱚᱜᱼᱟ ᱱᱤᱭᱟᱹ ᱜᱩᱱᱟᱹᱱ ᱪᱤᱱᱛᱟᱹ ᱠᱟᱛᱮ ᱱᱤᱭᱟᱹ ᱯᱞᱟᱴᱯᱷᱚᱨᱢ ᱫᱚ ᱵᱮᱱᱟᱣ ᱦᱩᱭ ᱟᱠᱟᱱᱟ ᱛᱚ ᱟᱹᱰᱤ ᱜᱮ ᱱᱟᱣᱟ ᱜᱮᱭᱟ ᱰᱷᱮᱨ ᱦᱚᱲ ᱵᱟᱠᱚ ᱵᱟᱰᱟᱭᱟ ᱟᱨ ᱦᱟᱱᱟ ᱠᱚ ᱠᱳᱢᱯᱟᱱᱤ ᱨᱮ ᱞᱮᱠᱟ ᱫᱚᱥ ᱦᱟᱡᱟᱨ ᱥᱮ ᱯᱚᱱᱨᱚ ᱦᱟᱡᱟᱨ ᱚᱱᱠᱟ ᱫᱚ ᱵᱟᱠᱚ ᱠᱷᱚᱡᱚᱜ ᱠᱟᱱᱟ ᱱᱤᱭᱟᱹ ᱠᱟᱢᱯᱟᱱᱤ ᱨᱮᱫᱚ ᱡᱟᱛᱮ ᱰᱟᱭᱨᱮᱠᱴᱚᱨ ᱦᱚᱸᱭ ᱵᱟᱰᱟᱭ ᱜᱮᱭᱟ ᱡᱮ ᱟᱵᱚ ᱦᱚᱸᱵᱚᱱ ᱵᱟᱰᱟᱭ ᱜᱮᱭᱟ ᱡᱮ ᱟᱹᱫᱤᱵᱟᱹᱥᱤ ᱫᱚ ᱟᱹᱰᱤ ᱵᱚᱱ ᱨᱮᱸᱜᱮᱡ ᱜᱮᱭᱟ ᱛᱚ ᱩᱱᱤ ᱫᱚ ᱫᱚᱥ ᱦᱟᱡᱟᱨ ᱴᱟᱠᱟ ᱫᱚ ᱮᱢᱚᱜ ᱵᱟᱭ ᱫᱟᱲᱮᱭᱟᱜᱼᱟ ᱥᱮ ᱯᱚᱱᱫᱽᱨᱚ ᱦᱟᱡᱟᱨ ᱴᱟᱠᱟ ᱦᱚᱸ ᱮᱢᱚᱜ ᱵᱟᱭ ᱫᱟᱲᱮᱭᱟᱜᱼᱟ ᱥᱮ ᱯᱟᱸᱪ ᱦᱟᱡᱟᱨ ᱴᱟᱠᱟ ᱦᱚᱸ ᱮᱢᱚᱜ ᱫᱚ ᱵᱟᱵᱚᱱ ᱫᱟᱲᱮᱭᱟᱜᱼᱟ ᱵᱟᱝ ᱱᱤᱛᱚᱜ ᱚᱠᱚᱭ ᱠᱚᱠᱚ ᱱᱚᱠᱨᱤᱭᱮᱫᱟ ᱩᱱᱠᱩ ᱫᱚᱠᱚ ᱫᱟᱲᱮᱭᱟᱜᱼᱟ ᱞᱮᱠᱤᱱ ᱡᱚᱛᱚ ᱦᱚᱲ ᱢᱟ ᱟᱹᱫᱤᱵᱟᱹᱥᱤ ᱵᱚᱭᱦᱟ ᱢᱟ ᱵᱟᱵᱚᱱ ᱱᱚᱠᱨᱤᱭᱮᱫᱟ ᱵᱟᱝ ᱵᱟᱝ ᱦᱮᱸ ᱥᱮ ᱵᱟᱝ ᱚᱠᱚᱭ ᱠᱚᱠᱚ ᱱᱚᱠᱨᱤᱭᱮᱫᱟ ᱚᱞᱚᱜ ᱯᱟᱲᱦᱟᱣ ᱠᱟᱱᱟ ᱠᱚ ᱩᱱᱠᱩ ᱢᱟ ᱟᱪᱪᱷᱟ ᱟᱠᱚ ᱤᱭᱟᱹᱭᱟᱠᱚ ᱢᱟᱱᱮ ᱱᱚᱠᱨᱤ ᱪᱟᱹᱠᱨᱤ ᱠᱟᱛᱮᱫ ᱠᱚ ᱡᱤᱣᱮᱫᱚᱜᱼᱟ ᱟᱨ ᱚᱠᱚᱭ ᱠᱚ ᱵᱟᱵᱚᱱ ᱯᱟᱲᱦᱟᱣ ᱟᱠᱟᱱ ᱛᱚ ᱩᱱᱠᱩ ᱫᱚ ᱪᱤᱠᱟ ᱛᱮᱵᱚᱱ ᱟᱹᱥᱩᱞᱚᱜᱼᱟ ᱦᱮᱸ ᱥᱮ ᱵᱟᱝ ᱛᱚ ᱱᱤᱭᱟᱹ ᱟᱵᱚ ᱵᱤᱡᱽᱱᱮᱥ ᱠᱟᱛᱮᱫ ᱵᱚᱱ ᱟᱹᱥᱩᱞ ᱫᱟᱲᱮᱭᱟᱜᱼᱟ ᱵᱚᱱ ᱛᱚ ᱚᱱᱟᱛᱮ ᱠᱳᱢᱯᱟᱱᱤ ᱨᱮᱭᱟᱜ ᱢᱟᱱᱮ ᱟᱹᱰᱤ ᱠᱚᱢ ᱫᱟᱢᱮ ᱫᱚᱦᱚ ᱟᱠᱟᱫᱟ ᱠᱤᱪᱨᱤᱡ ᱨᱮᱭᱟᱜ ᱫᱟᱢ ᱢᱟᱱᱮ ᱢᱟᱛᱨᱚ ᱫᱩ ᱦᱟᱡᱟᱨ ᱴᱟᱠᱟ ᱛᱚ ᱫᱩ ᱦᱟᱡᱟᱨ ᱢᱟ ᱱᱤᱛ ᱠᱟᱛᱮᱫ ᱯᱷᱮᱥᱚᱱ ᱡᱟᱢᱟ ᱨᱮ ᱢᱟ ᱠᱩᱲᱤ ᱠᱚᱲᱟ ᱠᱚ ᱡᱮᱭᱥᱮ ᱠᱤ ᱫᱩ ᱦᱟᱡᱟᱨ ᱠᱷᱚᱱ ᱢᱟ ᱰᱷᱮᱨ ᱜᱮᱠᱚ ᱦᱟᱛᱟᱣᱮᱫ ᱠᱟᱱ ᱠᱤᱪᱨᱤᱡ ᱢᱟ

ᱦᱮᱸ ᱛᱚ ᱡᱚᱛᱚ ᱦᱚᱲ ᱜᱮ ᱞᱩᱝᱜᱤ ᱯᱟᱹᱧᱪᱤ ᱵᱚᱱ ᱦᱟᱛᱟᱣᱮᱫ ᱠᱟᱱᱟ ᱛᱚ ᱡᱮᱭᱥᱮ ᱠᱤ ᱵᱟᱦᱟ ᱦᱩᱭᱱᱟ ᱥᱚᱨᱦᱟᱭ ᱦᱩᱭᱱᱟ ᱵᱟᱯᱞᱟ ᱵᱤᱦᱟᱹ ᱥᱴᱮᱡᱽ ᱯᱨᱳᱜᱨᱟᱢ ᱡᱟᱦᱟᱸ ᱠᱚᱨᱮ ᱜᱮ ᱛᱚ ᱞᱩᱝᱜᱤ ᱯᱟᱹᱧᱪᱤ ᱟᱹᱰᱤ ᱥᱚᱠ ᱛᱟᱵᱚᱱ ᱟᱹᱰᱤ ᱜᱮ ᱠᱚ ᱥᱚᱠᱚᱜᱼᱟ ᱟᱨ ᱵᱚᱱ ᱨᱟᱹᱥᱠᱟᱹ ᱛᱮᱵᱚᱱ ᱤᱭᱟᱹ ᱦᱟᱛᱟᱣ ᱮᱫᱟ ᱱᱤᱛ ᱠᱟᱛᱮ ᱠᱚ ᱦᱟᱨᱟ ᱜᱚᱫᱚᱜ ᱠᱩᱲᱤ ᱜᱤᱫᱽᱨᱟᱹ ᱠᱚᱦᱚᱸ ᱚᱱᱟ ᱜᱮᱠᱚ ᱢᱮᱱᱫᱟ ᱱᱤᱛᱚᱜ ᱴᱨᱮᱰᱤᱥᱚᱱᱟᱞ ᱩᱰᱩᱠ ᱠᱟᱱᱟ ᱛᱚ ᱟᱨ ᱰᱤᱡᱟᱭᱤᱱ ᱰᱤᱡᱟᱭᱤᱱ ᱢᱚᱰᱮᱞ ᱵᱟᱞᱟ ᱞᱩᱝᱜᱤ ᱯᱟᱹᱧᱪᱤ ᱩᱰᱩᱠ ᱠᱟᱱᱟ ᱱᱮᱴ ᱯᱟᱹᱧᱪᱤ ᱵᱮᱱ ᱦᱟᱛᱟᱣ ᱫᱟᱲᱮᱭᱟᱜᱼᱟ ᱞᱟᱭᱞᱟᱢᱚᱱᱤ ᱵᱮᱱ ᱦᱟᱛᱟᱣ ᱫᱟᱲᱮᱭᱟᱜᱼᱟ ᱦᱳᱭ ᱥᱮ ᱠᱚᱞᱮᱡᱽ ᱯᱟᱹᱧᱪᱤ ᱟᱞᱮ ᱥᱮᱫ ᱫᱚᱠᱚ ᱢᱮᱛᱟᱜ ᱠᱟᱱᱟ ᱡᱮᱴᱟ ᱛᱟᱨᱯᱚᱨᱮ ᱟᱭᱢᱟ ᱨᱚᱠᱚᱢ ᱢᱟᱱᱮ ᱢᱮᱱᱟᱜᱼᱟ ᱡᱮᱭᱥᱮ ᱠᱤ ᱯᱟᱹᱧᱪᱤ ᱥᱟᱹᱲᱤ ᱦᱚᱸᱵᱮᱱ ᱦᱟᱛᱟᱣ ᱫᱟᱲᱮᱭᱟᱜᱼᱟ ᱫᱷᱩᱛᱤ ᱨᱮᱱᱟᱜ ᱦᱚᱸᱵᱮᱱ ᱦᱟᱛᱟᱣ ᱫᱟᱲᱮᱭᱟᱜᱼᱟ ᱢᱟᱱᱮ ᱯᱨᱟᱭ ᱞᱮᱠᱟ ᱪᱮᱫ ᱵᱮᱱ ᱧᱮᱞᱟ ᱚᱱᱟ ᱵᱮᱱ ᱦᱟᱛᱟᱣ ᱫᱟᱲᱮᱭᱟᱜᱼᱟ ᱛᱚ ᱢᱟᱱᱮ ᱱᱤᱝᱠᱟ ᱟᱨᱠᱤ ᱤᱭᱟᱹ ᱦᱩᱭ ᱠᱟᱱᱟ ᱯᱞᱟᱴᱯᱷᱚᱨᱚᱢ ᱵᱮᱱᱟᱣ ᱦᱩᱭ ᱠᱟᱱᱟ ᱛᱚ ᱮᱠᱫᱚᱢ ᱱᱟᱣᱟ ᱜᱮᱭᱟ ᱟᱨ ᱰᱷᱮᱨ ᱯᱟᱭᱥᱟ ᱦᱚᱸ ᱵᱟᱝ ᱞᱟᱜᱟᱜ ᱠᱟᱱᱟ ᱛᱚ ᱟᱵᱮᱱ ᱡᱩᱫᱤ ᱵᱮᱱ ᱢᱮᱱ ᱞᱮᱠᱷᱟᱡ ᱛᱚᱵᱮ ᱫᱚ ᱮᱠᱫᱚᱢ ᱵᱮᱱ ᱤᱭᱟᱹ ᱫᱟᱲᱮᱭᱟᱜᱼᱟ ᱟᱨ ᱱᱚᱣᱟ ᱨᱮ ᱡᱚᱭᱮᱱᱤᱝ ᱯᱷᱤᱥ ᱫᱚ ᱛᱤᱱᱟᱹᱜ ᱞᱟᱜᱟᱜ ᱠᱟᱱ ᱛᱮ ᱡᱚᱭᱮᱱᱤᱝ ᱞᱟᱜᱟᱜ ᱫᱚ ᱮᱠᱫᱚᱢ ᱯᱷᱨᱤ

ᱛᱚ ᱡᱮᱥᱮ ᱠᱤ ᱥᱮᱯ ᱥᱚᱯ ᱦᱩᱭᱱᱟ ᱴᱷᱤᱠ ᱜᱮᱭᱟ ᱛᱟᱨᱯᱚᱨᱮ ᱚᱨᱤᱭᱟᱱᱥ ᱦᱩᱭᱱᱟ ᱛᱟᱨᱯᱚᱨᱮ ᱟᱨᱦᱚᱸ ᱜᱞᱮᱡᱽ ᱦᱩᱭᱱᱟ ᱛᱚ ᱚᱱᱟ ᱠᱚᱨᱮ ᱫᱚ ᱢᱟᱱᱮ ᱴᱟᱨᱜᱮᱴ ᱮ ᱮᱢᱚᱜ ᱠᱟᱱ ᱛᱟᱦᱮᱱᱟᱭ ᱛᱟᱨᱯᱚᱨᱮ ᱳᱴᱞᱟᱨ ᱦᱩᱭᱱᱟ ᱛᱟᱨᱯᱚᱨᱮ ᱦᱩᱭᱩᱜ ᱠᱟᱱᱟ ᱟᱢᱟᱜ ᱱᱤᱭᱟᱹ ᱟᱭᱩᱥᱢᱟᱨᱴ ᱦᱩᱭᱱᱟ ᱚᱱᱟ ᱠᱚᱨᱮ ᱫᱚ ᱴᱟᱨᱜᱮᱴ ᱮ ᱮᱢᱚᱜ ᱠᱟᱱᱟ ᱴᱷᱤᱠ ᱜᱮᱭᱟ ᱞᱮᱠᱤᱱ ᱱᱤᱭᱟᱹ ᱡᱤᱭᱟᱹᱲ ᱵᱟᱡᱟᱨ ᱨᱮᱫᱚ ᱮᱠᱫᱚᱢ ᱱᱳ ᱴᱟᱨᱜᱮᱴ ᱟᱱᱞᱤᱢᱤᱴᱮᱰ ᱤᱱᱠᱟᱢ

ᱛᱚ ᱟᱵᱮᱱ ᱢᱤᱫ ᱥᱮᱴ ᱯᱟᱹᱧᱪᱤ ᱵᱮᱱ ᱧᱟᱢᱟ ᱚ ᱢᱤᱫ ᱥᱮᱴ ᱦᱮᱸ ᱢᱤᱫ ᱥᱮᱴ ᱵᱮᱱ ᱧᱟᱢᱟ ᱴᱷᱤᱠ ᱜᱮᱭᱟ ᱛᱚ ᱟᱵᱮᱱ ᱵᱟᱸᱫᱮ ᱪᱟᱦᱮ ᱵᱟᱵᱮᱱ ᱵᱟᱸᱫᱮ ᱞᱮᱠᱤᱱ ᱟᱵᱮᱱ ᱚᱲᱟᱜ ᱦᱚᱲ ᱛᱷᱚᱨ ᱠᱚ ᱵᱟᱸᱫᱮᱭᱟ ᱥᱮ ᱜᱚᱜᱚ ᱠᱚ ᱛᱷᱚᱨ ᱠᱚ ᱵᱟᱸᱫᱮᱭᱟ ᱥᱮ ᱟᱯᱮ ᱚᱲᱟᱜ ᱨᱮ ᱡᱟᱦᱟᱸᱭ ᱱᱚᱝᱠᱟ ᱢᱮᱱᱟᱜ ᱠᱚᱣᱟ ᱩᱱᱠᱩ ᱮᱢᱟ ᱠᱚ ᱵᱮᱱ ᱩᱱᱠᱩ ᱠᱚ ᱵᱟᱸᱫᱮᱭᱟ ᱴᱷᱤᱠ ᱜᱮᱭᱟ ᱛᱚ ᱡᱮᱭᱥᱮ ᱠᱤ ᱟᱪᱪᱷᱟ ᱟᱵᱮᱱ ᱵᱟᱵᱮᱱ ᱵᱟᱸᱫᱮ ᱞᱮᱫᱟ ᱴᱷᱤᱠ ᱜᱮᱭᱟ ᱛᱚ ᱠᱳᱢᱯᱟᱱᱤ ᱢᱮᱱ ᱮᱫᱟᱭ ᱚᱸᱰᱮ ᱠᱷᱚᱱ ᱟᱢ ᱯᱚᱭᱥᱟ ᱪᱤᱠᱟᱹ ᱛᱮ ᱵᱟᱢ ᱠᱟᱹᱢᱟᱹᱣ ᱫᱟᱲᱮᱭᱟᱜᱼᱟ ᱚᱱᱟᱧ ᱞᱟᱹᱭᱟᱢ ᱠᱟᱱᱟ ᱴᱷᱤᱠ ᱜᱮᱭᱟ ᱯᱟᱭᱥᱟ ᱪᱤᱠᱟᱹᱛᱮᱢ ᱠᱟᱹᱢᱤ ᱫᱟᱲᱮᱭᱟᱜᱼᱟ ᱚᱱᱟᱧ ᱞᱟᱹᱭᱟᱢ ᱠᱟᱱᱟ ᱛᱚ ᱡᱮᱭᱥᱮ ᱠᱤ ᱱᱤᱛᱚᱜ ᱟᱢ ᱠᱳᱢᱯᱟᱱᱤ ᱠᱷᱚᱱ ᱫᱩ ᱦᱟᱡᱟᱨ ᱴᱟᱠᱟ ᱨᱮᱭᱟᱜ ᱢᱤᱫᱴᱮᱱ ᱠᱤᱪᱨᱤᱡᱼᱮᱢ ᱦᱟᱛᱟᱣ ᱠᱮᱫᱟ ᱛᱚ ᱠᱳᱢᱯᱟᱱᱤᱭ ᱢᱮᱱᱫᱟ ᱟᱢ ᱡᱩᱫᱤ ᱱᱚᱸᱰᱮ ᱠᱷᱚᱱ ᱞᱟᱠᱷᱚ ᱠᱟᱨᱳᱲ ᱴᱟᱠᱟ ᱡᱩᱫᱤ ᱯᱚᱪᱟᱥ ᱦᱟᱡᱟᱨ ᱥᱮ ᱢᱟᱹᱦᱱᱟᱹ ᱨᱮ ᱥᱟᱴ ᱦᱟᱡᱟᱨ ᱡᱩᱫᱤ ᱤᱱᱠᱟᱢᱮᱢ ᱢᱮᱱᱮᱫ ᱠᱟᱱ ᱠᱷᱟᱱ ᱛᱚᱵᱮ ᱟᱢ ᱯᱮᱭᱟ ᱠᱟᱥᱴᱚᱢᱟᱨ ᱥᱮᱸᱫᱽᱨᱟᱣᱟᱹᱧ ᱢᱮ ᱯᱮᱭᱟ ᱥᱮ ᱦᱮᱸ ᱛᱚ ᱟᱢ ᱢᱤᱫᱴᱮᱡ ᱯᱟᱹᱧᱪᱤᱢ ᱦᱟᱛᱟᱣ ᱠᱮᱫᱟ ᱛᱚ ᱚᱱᱟ ᱯᱟᱹᱧᱪᱤ ᱟᱢ ᱮᱴᱟᱜ ᱦᱚᱲ ᱟᱞᱚᱢ ᱟᱹᱠᱷᱨᱤᱧ ᱛᱟᱢᱟ ᱚᱱᱟ ᱯᱟᱹᱧᱪᱤ ᱩᱫᱩᱜ ᱠᱟᱛᱮᱫ ᱦᱚᱲ ᱩᱫᱩᱜ ᱟᱠᱚᱢ ᱟᱨ ᱢᱮᱛᱟᱣᱟᱠᱚᱢ ᱡᱤᱭᱟᱹᱲ ᱵᱟᱡᱟᱨ ᱨᱮ ᱱᱤᱝᱠᱟᱹ ᱱᱤᱝᱠᱟᱹ ᱰᱤᱡᱟᱭᱤᱱ ᱢᱚᱰᱮᱞᱤᱝ ᱯᱟᱹᱧᱪᱤ ᱧᱟᱢᱚᱜ ᱠᱟᱱᱟ ᱴᱷᱤᱠ ᱜᱮᱭᱟ ᱱᱤᱝᱠᱟ ᱵᱟᱞᱟ ᱧᱟᱢᱚᱜ ᱠᱟᱱᱟ ᱟᱨ ᱟᱢ ᱯᱮᱭᱟ ᱠᱟᱥᱴᱚᱢᱟᱨ ᱥᱮᱸᱫᱽᱨᱟ ᱟᱹᱧ ᱢᱮ ᱛᱚ ᱩᱱᱤ ᱦᱚᱲ ᱡᱚᱠᱷᱚᱱ ᱯᱮᱭᱟ ᱠᱟᱥᱴᱚᱢᱟᱨ ᱮ ᱥᱮᱸᱫᱽᱨᱟ ᱟᱢᱟ ᱴᱷᱤᱠ ᱜᱮᱭᱟ ᱡᱮᱭᱥᱮ ᱠᱤ ᱟᱢ ᱱᱤᱛᱚᱜ ᱮᱢ ᱦᱟᱛᱟᱣ ᱠᱮᱫᱟ ᱟᱢ ᱯᱮ ᱦᱚᱲᱮᱢ ᱥᱮᱸᱫᱽᱨᱟ ᱠᱮᱫ ᱠᱚᱣᱟ ᱛᱚ ᱟᱢ ᱯᱮ ᱦᱚᱲ ᱟᱨᱦᱚᱸ ᱚᱱᱠᱟ ᱜᱮ ᱯᱮ ᱦᱚᱲ ᱠᱚ ᱛᱚ ᱯᱮ ᱦᱚᱲ ᱡᱚᱠᱷᱚᱱᱮᱢ ᱥᱮᱸᱫᱽᱨᱟ ᱠᱚᱣᱟ ᱵᱟᱝ ᱤᱱ ᱡᱚᱠᱷᱚᱱ ᱟᱢᱟᱜ ᱫᱚ ᱦᱩᱭᱩᱜ ᱠᱟᱱᱟ ᱢᱮᱪᱤᱝ ᱤᱱᱠᱟᱢ ᱛᱚ ᱠᱳᱢᱯᱟᱱᱤ ᱟᱢᱮ ᱮᱢᱟᱢᱟ ᱦᱮᱸ

ᱱᱤᱛᱚᱜ ᱟᱢᱤᱧ ᱞᱟᱹᱭᱟᱢ ᱠᱟᱱᱟ ᱡᱩᱫᱤ ᱟᱢ ᱞᱟᱛᱟᱨ ᱨᱮ ᱯᱮ ᱦᱚᱲ ᱢᱮᱱᱟᱜ ᱠᱚᱣᱟ ᱛᱚ ᱩᱱᱠᱩ ᱯᱮ ᱦᱚᱲ ᱡᱩᱫᱤ ᱟᱨᱦᱚᱸ ᱯᱮ ᱦᱚᱲ ᱠᱟᱛᱮ ᱠᱚ ᱟᱹᱜᱩ ᱠᱚᱣᱟ ᱛᱚᱵᱮ ᱠᱷᱟᱡ ᱛᱤᱱᱟᱹᱜ ᱦᱚᱲ ᱠᱚ ᱦᱩᱭᱩᱜᱼᱟ ᱱᱚ ᱡᱚᱱᱟ ᱠᱚ ᱦᱩᱭᱩᱜᱼᱟ ᱱᱚ ᱡᱚᱱ ᱛᱚ ᱚᱠᱚᱭ ᱨᱮᱱ ᱫᱚ ᱯᱩᱱ ᱦᱚᱲ ᱠᱚ ᱦᱮᱡ ᱮᱱᱟ ᱦᱮᱸ ᱥᱮ ᱵᱟᱝ ᱛᱚ ᱦᱩᱭᱱᱟ ᱫᱚᱥ ᱡᱚᱱᱟ ᱦᱚᱭᱛᱚ ᱪᱷᱚ ᱡᱚᱱᱟ ᱜᱮᱠᱚ ᱦᱮᱡ ᱮᱱᱟ ᱛᱚ ᱪᱷᱚ ᱡᱚᱱᱟ ᱠᱚ ᱦᱮᱡ ᱞᱮᱱ ᱨᱮᱦᱚᱸ ᱟᱵᱮᱱ ᱨᱮᱱ ᱠᱚ ᱵᱮᱱᱟᱜ ᱠᱟᱱᱟ ᱛᱤᱱ ᱡᱚᱲᱟ ᱢᱟᱱᱮ ᱛᱤᱱ ᱯᱮᱭᱟᱨ

ᱛᱚ ᱚᱸᱰᱮ ᱠᱷᱚᱱ ᱞᱩᱝᱜᱤ ᱯᱟᱹᱧᱪᱤ ᱦᱚᱸᱢ ᱦᱟᱛᱟᱣ ᱫᱟᱲᱮᱭᱟᱜᱼᱟ ᱯᱞᱟᱥ ᱥᱩᱱᱩᱢ ᱥᱟᱵᱚᱱ ᱱᱤᱨᱢᱟ ᱥᱟᱨᱯᱷ ᱚᱱᱟ ᱪᱮᱫ ᱠᱚ ᱢᱮᱱᱟᱜᱼᱟ ᱮᱱᱛᱮ ᱚᱱᱟ ᱠᱚᱦᱚᱸ ᱦᱟᱛᱟᱣ ᱫᱟᱲᱮᱭᱟᱜᱼᱟᱢ ᱴᱷᱤᱠ ᱜᱮᱭᱟ ᱟᱫᱚ ᱚᱱᱟ ᱵᱟᱠᱷᱨᱟ ᱟᱫᱷᱟᱨ ᱠᱟᱨᱰ ᱞᱟᱜᱟᱜᱼᱟ ᱟᱨ ᱢᱳᱵᱟᱭᱤᱞ ᱱᱟᱢᱵᱟᱨ ᱞᱟᱜᱟᱜᱼᱟ ᱟᱵᱮᱱ ᱟᱫᱷᱟᱨ ᱠᱟᱨᱰ ᱟᱨ ᱢᱳᱵᱟᱭᱤᱞ ᱱᱟᱢᱵᱟᱨ ᱦᱳᱣᱟᱴᱥᱮᱯ ᱞᱤᱧ ᱵᱮᱱ ᱟᱵᱮᱱ ᱟᱨ ᱱᱤᱭᱟᱹ ᱛᱤᱨᱤᱥ ᱛᱟᱹᱨᱤᱠᱷ ᱵᱷᱤᱛᱨᱤ ᱨᱮ ᱢᱟᱱᱮ ᱩᱱᱤᱥ ᱛᱮᱦᱮᱧᱟᱜ ᱛᱤᱱᱟᱹᱜ ᱛᱟᱹᱨᱤᱠᱷ ᱠᱟᱱᱟ ᱛᱮᱦᱮᱧᱟᱜ ᱛᱮᱭᱤᱥ ᱛᱟᱹᱨᱤᱠᱷ ᱠᱟᱱᱟ ᱦᱮᱸ ᱛᱚ ᱛᱤᱦᱤᱧ ᱛᱮᱭᱤᱥ ᱛᱟᱹᱨᱤᱠᱷ ᱠᱟᱱᱟ ᱛᱚ ᱟᱵᱮᱱ ᱡᱩᱫᱤ ᱱᱤᱭᱟᱹ ᱛᱤᱨᱤᱥ ᱛᱟᱹᱨᱤᱠᱷ ᱥᱮ ᱩᱱᱛᱨᱤᱥ ᱛᱟᱹᱨᱤᱠᱷ ᱵᱷᱤᱛᱨᱤ ᱨᱮ ᱡᱩᱫᱤ ᱚᱱᱠᱟ ᱜᱮ ᱟᱨᱦᱚᱸ ᱦᱚᱲ ᱵᱮᱱ ᱞᱟᱹᱭ ᱫᱟᱲᱮ ᱟᱠᱚ ᱠᱟᱱᱟ ᱯᱮ ᱦᱚᱲ ᱛᱚᱵᱮ ᱠᱷᱟᱱ ᱫᱚ ᱟᱵᱮᱱ ᱮᱠ ᱛᱟᱹᱨᱤᱠᱷ ᱟᱨᱦᱚᱸ ᱯᱚᱭᱥᱟ ᱵᱮᱱ ᱧᱟᱢᱟ ᱠᱳᱢᱯᱟᱱᱤ ᱢᱟᱹᱦᱱᱟᱹ ᱢᱟᱹᱦᱱᱟᱹ ᱯᱚᱭᱥᱟ ᱵᱟᱭ ᱮᱢᱚᱜ ᱠᱟᱱᱟ ᱠᱳᱢᱯᱟᱱᱤ ᱯᱚᱸᱫᱽᱨᱚ ᱦᱤ ᱯᱚᱸᱫᱽᱨᱚ ᱦᱤ ᱯᱚᱭᱥᱟᱭ ᱮᱢᱚᱜ ᱠᱟᱱᱟ ᱯᱚᱸᱫᱽᱨᱚ ᱦᱤ ᱯᱚᱸᱫᱽᱨᱚ ᱦᱤ ᱵᱚᱞᱛᱮ ᱜᱮᱞᱮ ᱡᱮᱭᱥᱮ ᱠᱤ ᱮᱠ ᱛᱟᱹᱨᱤᱠᱷ ᱠᱷᱚᱱ ᱮᱠ ᱛᱟᱹᱨᱤᱠᱷ ᱠᱷᱚᱱ ᱯᱚᱸᱫᱽᱨᱚ ᱛᱟᱹᱨᱤᱠᱷ ᱫᱷᱟᱹᱵᱤᱡ ᱵᱮᱱ ᱠᱟᱹᱢᱤᱭᱟ ᱚᱱᱟ ᱯᱚᱭᱥᱟᱭ ᱮᱢᱚᱜᱼᱟ ᱥᱳᱞᱳ ᱛᱟᱹᱨᱤᱠᱷ ᱟᱨ ᱯᱚᱱᱫᱽᱨᱚ ᱛᱟᱹᱨᱤᱠᱷ ᱠᱷᱚᱱ ᱛᱤᱨᱤᱥ ᱛᱟᱹᱨᱤᱠᱷ ᱵᱮᱱ ᱠᱟᱹᱢᱤᱭᱟ ᱚᱱᱟ ᱯᱚᱭᱥᱟ ᱫᱚ ᱧᱟᱢᱚᱜᱼᱟ ᱮᱠ ᱛᱟᱹᱨᱤᱠᱷ ᱛᱚ ᱱᱤᱛᱚᱜ ᱮᱠ ᱛᱟᱹᱨᱤᱠᱷ ᱯᱚᱭᱥᱟ ᱧᱟᱢᱚᱜ ᱵᱟᱞᱟ ᱢᱮᱱᱟᱜᱼᱟ ᱛᱚ ᱱᱤᱭᱟᱹ ᱵᱷᱤᱛᱨᱤ ᱨᱮ ᱡᱩᱫᱤ ᱟᱵᱮᱱ ᱦᱚᱲ ᱵᱮᱱ ᱧᱟᱢ ᱫᱟᱲᱮᱭᱟᱠᱚ ᱠᱟᱱᱟ ᱠᱟᱥᱴᱚᱢᱟᱨ ᱯᱮ ᱦᱚᱲ ᱛᱚᱵᱮ ᱮᱠ ᱛᱟᱹᱨᱤᱠᱷ ᱜᱮ ᱟᱵᱮᱱ ᱟᱴᱥᱚ ᱯᱚᱸᱪᱤᱥ ᱴᱟᱠᱟ ᱵᱮᱱ ᱧᱟᱢᱮᱫ ᱠᱟᱱᱟ ᱟᱨ ᱦᱤᱡᱩᱜ ᱢᱟᱹᱦᱱᱟᱹ ᱠᱷᱚᱱ ᱟᱵᱮᱱᱟᱜ ᱯᱮ ᱨᱮ ᱤᱱᱠᱟᱢ ᱥᱩᱨᱩᱜᱼᱟ ᱩᱱᱠᱩ ᱯᱮ ᱦᱚᱲ ᱟᱨᱦᱚᱸ ᱚᱱᱠᱟ ᱠᱚ ᱞᱟᱹᱭ ᱤᱫᱤᱭᱟᱠᱚ ᱠᱷᱟᱱ ᱛᱚᱵᱮ ᱚᱸᱰᱮ ᱠᱷᱚᱱ ᱟᱵᱮᱱ ᱡᱚᱲᱟ ᱤᱱᱠᱟᱢ ᱥᱩᱨᱩᱜ ᱛᱟᱵᱮᱱᱟ ᱛᱚ

ᱱᱤᱭᱟᱹ ᱡᱟᱦᱟᱸ ᱛᱤᱱᱟᱹᱜ ᱯᱷᱮᱥᱴᱤᱵᱮᱞ ᱦᱩᱭᱩᱜ ᱠᱟᱱᱟ ᱚᱱᱟ ᱨᱮᱜᱮ ᱞᱩᱝᱜᱤ ᱯᱟᱹᱧᱪᱤ ᱵᱟᱸᱫᱮ ᱠᱟᱛᱮ ᱵᱚᱱ ᱪᱟᱞᱟᱜ ᱠᱟᱱᱟ ᱟᱨ ᱟᱭᱢᱟ ᱜᱮ ᱢᱮᱱᱟᱜ ᱠᱚᱣᱟ ᱡᱮᱴᱟ ᱞᱩᱝᱜᱤ ᱯᱟᱹᱧᱪᱤ ᱠᱚ ᱵᱟᱸᱫᱮᱭᱮᱫ ᱠᱟᱱᱟ ᱵᱟᱠᱚ ᱵᱟᱸᱫᱮᱭᱮᱫ ᱠᱟᱱᱟ ᱞᱟᱹᱭ ᱵᱮᱱ ᱵᱟᱸᱫᱮ ᱵᱟᱸᱫᱮ ᱵᱟᱸᱫᱮ ᱟᱨ ᱱᱤᱛᱚᱜ ᱴᱨᱮᱰᱤᱥᱚᱱᱟᱞ ᱤᱭᱟᱹ ᱰᱨᱮᱥ ᱠᱟᱱ ᱛᱟᱵᱚᱱᱟ ᱵᱟᱝ ᱚᱱᱟ ᱫᱚ ᱱᱤᱭᱟᱹ ᱫᱚ ᱦᱮᱸ ᱴᱨᱮᱰᱤᱥᱚᱱᱟᱞ ᱰᱨᱮᱥ ᱵᱮᱱᱟᱣᱮᱱ ᱛᱟᱵᱚᱱᱟ ᱟᱨ ᱜᱚᱵᱷᱚᱨᱱᱢᱮᱱᱴ ᱦᱚᱸ ᱢᱟᱱᱱᱚᱛᱟᱭ ᱮᱢᱟᱜ ᱵᱚᱱᱟ ᱟᱨ ᱱᱤᱭᱩ ᱱᱤᱭᱩ ᱢᱚᱰᱮᱞ ᱱᱟᱭᱟ ᱱᱟᱭᱟ ᱰᱤᱡᱟᱭᱤᱱ ᱱᱟᱭᱟ ᱱᱟᱭᱟ ᱠᱟᱞᱟᱨ ᱨᱮᱭᱟᱜ ᱵᱚᱱ ᱧᱟᱢᱮᱫ ᱠᱟᱱᱟ ᱡᱟᱛᱮ ᱠᱩᱲᱤ ᱦᱚᱲ ᱦᱚᱸ ᱵᱟᱸᱫᱤ ᱞᱟᱜᱟᱜ ᱡᱟᱛᱮ ᱵᱟᱠᱚ ᱞᱟᱜᱟᱜ ᱱᱚᱣᱟ ᱱᱮᱴ ᱵᱟᱞᱟ ᱩᱰᱩᱠ ᱠᱟᱱᱟ ᱡᱮᱭᱥᱮ ᱠᱤ ᱱᱤᱛᱚᱜ ᱜᱷᱟᱜᱽᱨᱟ ᱪᱩᱱᱤ ᱵᱚᱱ ᱦᱚᱨᱚᱜ ᱮᱫᱟ ᱥᱮᱢ ᱥᱤᱥᱴᱮᱢ ᱦᱚᱸ ᱧᱟᱢᱚᱜ ᱠᱟᱱᱟ ᱢᱟᱱᱮ ᱱᱮᱴ ᱵᱟᱞᱟ ᱦᱚᱸᱵᱮᱱ ᱦᱟᱛᱟᱣ ᱫᱟᱲᱮᱭᱟᱜᱼᱟ ᱛᱚ ᱱᱮᱴ ᱵᱟᱞᱟ ᱫᱚ ᱱᱤᱛᱚᱜ ᱯᱷᱤᱞᱦᱟᱞ ᱢᱟᱨᱠᱮᱴ ᱨᱮ ᱟᱹᱣᱨᱤ ᱞᱚᱧᱪᱚᱜᱼᱟ ᱱᱚᱜᱼᱚᱭ ᱱᱤᱭᱟᱹ ᱥᱮᱯᱴᱮᱢᱵᱚᱨ ᱠᱷᱚᱱ ᱯᱟᱥᱮᱡ ᱞᱚᱧᱪ ᱦᱩᱭᱩᱜᱼᱟ ᱱᱤᱭᱟᱹ ᱟᱜᱚᱥᱴ ᱠᱟᱱᱟ ᱛᱚ ᱥᱮᱯᱴᱮᱢᱵᱚᱨ ᱠᱷᱚᱱ ᱜᱮ ᱞᱚᱧᱪᱚᱜᱼᱟ ᱯᱟᱥᱮᱡ ᱛᱚ ᱟᱵᱮᱱ ᱪᱮᱫ ᱞᱮᱠᱟᱱᱟᱜ ᱵᱮᱱ ᱪᱚᱭᱮᱥ ᱫᱟᱲᱮᱭᱟᱜᱼᱟ ᱚᱱᱠᱟᱱᱟᱜ ᱵᱮᱱ ᱧᱟᱢᱟ ᱟᱨ ᱯᱨᱚᱰᱟᱠᱴ ᱫᱚ ᱰᱟᱭᱨᱮᱠᱴᱞᱤ ᱟᱵᱮᱱ ᱢᱟᱱᱮ ᱚᱲᱟᱜ ᱜᱮᱠᱚ ᱤᱫᱤ ᱦᱚᱴᱚ ᱟᱵᱮᱱᱟ ᱛᱮ ᱥᱮ ᱯᱷᱳᱱ ᱛᱮ ᱥᱮ ᱯᱮᱴᱤᱮᱢ ᱛᱮ ᱥᱮ ᱰᱟᱭᱨᱮᱠᱴᱞᱤ ᱮᱠᱟᱣᱩᱱᱴ ᱨᱮ ᱠᱳᱢᱯᱟᱱᱤ ᱢᱟᱱᱮ ᱯᱚᱭᱥᱟᱢ ᱮᱢ ᱫᱟᱲᱮᱣᱟᱭᱟ ᱪᱮᱫ ᱵᱮᱱ ᱪᱟᱞᱟᱣᱫᱟ ᱚᱱᱟ ᱞᱟᱹᱭ ᱵᱮᱱ ᱚᱱᱟ ᱨᱮᱭᱟᱜ ᱱᱟᱢᱵᱟᱨ ᱰᱟᱭᱨᱮᱠᱴᱞᱤ ᱠᱳᱢᱯᱟᱱᱤ ᱵᱮᱱ ᱮᱢ ᱫᱟᱲᱮᱣᱟᱭᱟ ᱪᱟᱞᱟᱣ ᱮᱱᱟ ᱜᱩᱨᱤᱡ ᱥᱟᱦᱟᱨ ᱮᱢ ᱢᱮ ᱟᱨ ᱫᱟᱨᱮ ᱨᱚᱦᱚᱭ ᱠᱟᱛᱮ ᱜᱷᱮᱨᱟᱣ ᱮᱥᱮᱫ ᱠᱟᱛᱮ ᱚᱸᱰᱮ ᱫᱤᱱᱟᱹᱢ ᱦᱤᱞᱳᱜ ᱫᱟᱜ ᱫᱩᱞᱟᱜ ᱢᱮ ᱠᱷᱟᱹᱞᱤ ᱤᱱᱟᱹ ᱜᱮ ᱛᱟᱵᱚᱱ ᱢᱮᱦᱱᱚᱛ ᱫᱚ ᱛᱟᱭᱚᱢ ᱛᱮ ᱚᱱᱟ ᱫᱟᱨᱮ ᱡᱚᱠᱷᱚᱱ ᱦᱟᱨᱟᱜᱼᱟ ᱵᱟᱦᱟᱜᱼᱟ ᱡᱚᱜᱼᱟ ᱛᱚ ᱯᱷᱚᱞ ᱫᱚ ᱟᱵᱚ ᱜᱮᱵᱚᱱ ᱧᱟᱢᱟ ᱠᱷᱟᱹᱞᱤ ᱱᱤᱭᱟᱹ ᱢᱤᱫ ᱫᱚᱢ ᱠᱷᱟᱹᱞᱤ ᱢᱮᱦᱱᱚᱛ ᱞᱮᱱ ᱠᱷᱟᱱ

ᱟᱨᱦᱚᱸ ᱚᱱᱠᱟ ᱜᱮ ᱢᱮᱱᱟᱜ ᱠᱚᱣᱟ ᱡᱮᱴᱟ ᱟᱞᱮ ᱱᱚᱰᱮ ᱵᱤᱫᱷᱟᱱᱚᱜᱚᱨ ᱡᱟᱭᱜᱟ ᱨᱮᱱ ᱡᱮᱴᱟ ᱩᱱᱤ ᱵᱚᱞᱚ ᱞᱮᱱᱟᱭ ᱥᱩᱠᱞᱟᱞ ᱢᱟᱨᱰᱤ ᱠᱚ ᱢᱮᱛᱟᱭ ᱠᱟᱱᱟ ᱩᱱᱠᱤᱱ ᱦᱟᱨᱟ ᱵᱩᱰᱷᱤ ᱛᱮ ᱪᱟᱨ ᱞᱟᱠᱷ ᱴᱟᱠᱟ ᱠᱤᱱ ᱧᱟᱢ ᱠᱮᱫᱟ ᱯᱚᱱᱨᱚ ᱫᱤᱱ ᱵᱷᱤᱛᱨᱤ ᱨᱮ ᱛᱤᱱᱥᱚ ᱪᱟᱨ ᱞᱟᱠᱷ ᱴᱟᱠᱟ ᱦᱮᱸ ᱦᱮᱸ ᱯᱚᱱᱨᱚ ᱫᱤᱱ ᱨᱮ ᱦᱮᱸ ᱱᱤᱭᱟᱹ ᱡᱤᱭᱟᱹᱲ ᱵᱟᱡᱟᱨ ᱠᱳᱢᱯᱟᱱᱤ ᱨᱮ ᱵᱚᱞᱚ ᱠᱟᱛᱮ ᱟᱨ ᱵᱤᱡᱽᱱᱮᱥ ᱠᱟᱛᱮ ᱢᱟᱱᱮ ᱱᱤᱝᱠᱟᱹᱱ ᱥᱤᱥᱴᱮᱢ ᱠᱤᱱ ᱵᱤᱡᱽᱱᱮᱥ ᱠᱮᱫᱟ ᱦᱩᱭᱮᱱ ᱛᱟᱭᱟ ᱪᱮᱠ ᱟᱨ ᱩᱱᱤ ᱦᱟᱲᱟᱢ ᱛᱟᱭ ᱧᱟᱢ ᱠᱮᱫᱟ ᱛᱤᱱ ᱞᱟᱠᱷ ᱩᱱᱠᱩ ᱴᱳᱴᱟᱞ ᱢᱤᱞᱟᱹᱣ ᱛᱮ ᱦᱩᱭᱮᱱ ᱛᱟᱹᱠᱤᱱᱟ ᱪᱟᱨ ᱞᱟᱠᱷ ᱴᱟᱠᱟ ᱭᱟᱱᱤ ᱠᱤ ᱡᱮᱨᱮᱲ ᱵᱟᱡᱟᱨ ᱨᱮ ᱪᱤᱞᱞᱤ ᱦᱚᱸ ᱱᱤᱝᱠᱟ ᱦᱚᱲ ᱵᱟᱠᱚ ᱤᱱᱠᱟᱢ ᱫᱟᱲᱮ ᱠᱟᱣᱫᱟ ᱟᱨ ᱩᱱᱠᱤᱱ ᱨᱮᱠᱚᱨᱰ ᱠᱤᱱ ᱯᱟᱲᱟᱣ ᱠᱮᱫᱟ ᱡᱮ ᱩᱱᱠᱤᱱ ᱟᱨ ᱚᱞᱚᱜ ᱯᱟᱲᱦᱟᱜ ᱦᱚᱲ ᱦᱚᱸ ᱵᱟᱝ ᱠᱟᱱᱟ ᱠᱤᱱ ᱟᱱᱯᱟᱲ ᱜᱟᱶᱟᱨ ᱠᱟᱱᱟ ᱠᱤᱱ ᱠᱷᱟᱹᱞᱤ ᱩᱱᱠᱤᱱ ᱫᱚᱠᱤᱱ ᱜᱩᱱᱟᱹᱱᱟ ᱡᱟᱭᱦᱳᱠ